ᱧᱮᱞ ᱵᱤᱱᱟ ᱵᱟᱪᱮ ᱛᱟᱵᱚ ᱪᱮᱫ ᱪᱮᱫ ᱪᱮᱫ ᱡᱩᱫᱤ ᱱᱚᱝᱠᱟ ᱜᱮ ᱵᱷᱤᱰᱤᱭᱳ ᱵᱤᱱ ᱟᱹᱜᱩᱭᱟ ᱛᱟ ᱛᱚᱵᱮ ᱠᱷᱟᱱ ᱵᱮᱥ ᱠᱚᱢᱮᱱᱴ ᱫᱚ ᱵᱟᱝᱟ ᱵᱟᱹᱲᱤᱡ ᱫᱚ ᱵᱟᱹᱵᱤᱱ ᱵᱟ ᱵᱮᱥ ᱠᱚᱢᱮᱱᱴ ᱫᱚ ᱵᱟᱹᱵᱤᱱ ᱧᱟᱢᱟ ᱵᱮᱥ ᱵᱷᱤᱰᱤᱭᱳ ᱵᱤᱱ ᱟᱯᱞᱳᱰ ᱵᱮᱥ ᱠᱚᱢᱮᱱᱴ ᱵᱤᱱ ᱧᱟᱢᱟ ᱟᱨ ᱤᱱᱟᱹᱝ ᱞᱮ ᱵᱮᱥᱟ ᱤᱱᱟᱹᱝ ᱞᱮ ᱠᱷᱟᱨᱟᱯᱟ ᱡᱚᱦᱟᱨ ᱜᱮ ᱢᱟᱢᱚ ᱟᱨ ᱢᱟᱹᱢᱤ

ᱢᱟᱱᱮ ᱵᱷᱟᱹᱭ ᱧᱮᱞ ᱢᱮ ᱤᱧ ᱫᱷᱚᱨᱟ ᱡᱮ ᱢᱤᱫᱴᱤᱡ ᱤᱧᱟᱹᱜ ᱢᱤᱫᱴᱤᱡ ᱠᱮᱨᱮᱠᱴᱚᱨ ᱞᱮᱥ ᱛᱚ ᱤᱧ ᱡᱟᱦᱟᱸᱭ ᱤᱧ ᱢᱮᱛᱟᱭᱟ ᱩᱱᱤ ᱛᱷᱚᱲᱮ ᱱᱟ ᱮᱠᱥᱮᱯᱴ ᱠᱷᱟᱱ ᱫᱚ ᱛᱚ ᱚᱱᱟᱜᱮ ᱡᱟᱦᱟᱸᱭ ᱜᱮ ᱫᱷᱚᱨᱟ ᱡᱮ ᱤᱧ ᱢᱮᱛᱟᱭᱤᱧ ᱛᱚ ᱱᱚᱝᱠᱟ ᱠᱚᱢᱮᱱᱴ ᱦᱮᱡ ᱮᱱᱟ ᱟᱫᱚ ᱪᱮᱫ ᱤᱧ ᱞᱟᱹᱭᱟ ᱟᱢᱟᱜ ᱵᱮᱥᱮᱢ ᱠᱚᱢᱮᱱᱴ ᱠᱷᱟᱱ ᱵᱮᱥᱮᱢ ᱠᱚᱢᱮᱱᱴᱟ ᱠᱷᱟᱨᱟᱯ ᱠᱚᱢᱮᱱᱴ ᱠᱷᱟᱱ ᱠᱷᱟᱨᱟᱯᱮᱢ ᱠᱚᱢᱮᱱᱴᱟ ᱟᱢ ᱵᱟᱯᱞᱟ ᱟᱠᱟᱱᱟ ᱥᱮ ᱵᱟᱝ ᱤᱧ ᱫᱚ ᱵᱟᱹᱧ ᱵᱟᱲᱟᱭᱟ ᱠᱤᱱᱛᱩ ᱵᱟᱯᱞᱟ ᱡᱩᱫᱤ ᱡᱟᱦᱟᱸᱭ ᱱᱚᱣᱟ ᱠᱚᱢᱮᱱᱴ ᱠᱚ ᱧᱮᱞᱮᱜᱼᱟ ᱩᱱᱠᱩ ᱠᱚ ᱞᱟᱹᱭᱟ ᱞᱮᱯᱲᱟ ᱵᱟᱭ ᱱᱚᱝᱠᱟᱱᱟ ᱟᱨ

ᱡᱟᱶᱟᱭ ᱪᱤᱰᱟᱹ ᱦᱩᱭᱩᱜᱼᱟ ᱟᱫᱚ ᱪᱮᱫ ᱮᱢ ᱞᱟᱹᱭᱟ ᱛᱚ ᱴᱷᱤᱠ ᱜᱮᱭᱟ ᱟᱨ ᱴᱤᱡ ᱠᱚᱢᱮᱱᱴ ᱵᱚᱱ ᱯᱟᱲᱦᱟᱣᱟ ᱪᱮᱫ ᱠᱚ ᱞᱟᱜᱟᱜᱼᱟ ᱟᱨ ᱠᱚᱢᱮᱱᱴ ᱟᱠᱟᱫ ᱠᱚ ᱛᱷᱟᱨᱴᱤ ᱫᱤᱞᱤᱯ ᱢᱟᱱᱮ ᱛᱮᱨᱚ ᱫᱤᱞᱤᱯ ᱰᱤᱯᱤ ᱨᱮᱢᱟ ᱢᱟᱹᱭᱟᱜ ᱞᱟᱜᱟᱣ ᱠᱟᱱᱟ ᱯᱷᱳᱴᱳ ᱛᱚ ᱚᱞ ᱟᱠᱟᱫᱼᱟ ᱦᱚᱲ ᱫᱚ ᱡᱚᱛᱚᱱᱟᱜ ᱜᱮᱠᱚ ᱨᱚᱲᱟ ᱫᱟᱫᱟ ᱚᱱᱟ ᱵᱟᱡᱮ ᱠᱚᱢᱮᱴ ᱫᱚ ᱠᱚᱫᱚ ᱤᱜᱽᱱᱳᱨ ᱵᱤᱱ ᱠᱚᱱᱴᱤᱱᱤᱭᱩ ᱠᱚᱨᱚ ᱟᱹᱰᱤ ᱵᱮᱥ ᱢᱟᱱᱮ ᱮᱠᱪᱩᱭᱮᱞᱤ ᱠᱚᱱᱴᱤᱱᱤᱭᱩ ᱢᱟᱱᱮ ᱵᱮᱥ ᱠᱚᱢᱮᱴ ᱨᱤᱯᱨᱮᱡᱮᱱᱴ ᱵᱤᱱ ᱞᱟᱹᱭᱮᱜᱼᱟ ᱟᱨ ᱡᱟᱦᱟᱸ ᱠᱷᱟᱨᱟᱯ ᱠᱚᱢᱮᱴ ᱚᱱᱟ ᱫᱚ ᱤᱜᱽᱱᱳᱨ ᱵᱤᱱ ᱚᱱᱟ ᱢᱟ ᱵᱟᱰᱟᱭ ᱜᱮᱭᱟᱞᱮ ᱵᱷᱟᱹᱭ ᱢᱚᱬᱮ ᱵᱚᱲ ᱵᱚᱭᱦᱟᱢ ᱛᱟᱦᱮᱱᱟ

ᱯᱮᱠᱮᱴ ᱫᱟᱫᱟ ᱡᱚᱦᱟᱨ ᱜᱮ ᱫᱩᱱᱤᱭᱟᱹ ᱵᱷᱟᱨ ᱫᱩᱱᱤᱭᱟᱹ ᱵᱷᱟᱹᱨ ᱫᱩᱱᱤᱭᱟᱹ ᱵᱷᱩᱨ ᱠᱟ ᱠᱟᱢ ᱦᱤᱭᱮ ᱪᱮᱫ ᱠᱟᱱᱟ ᱦᱟᱯᱮ ᱫᱩᱦᱲᱟᱹᱧ ᱯᱟᱲᱦᱟᱣ ᱞᱮᱠᱷᱟᱱ ᱵᱟᱹᱧ ᱯᱟᱲᱦᱟᱣ ᱫᱟᱲᱮᱭᱟᱜ ᱠᱟᱱᱟ ᱫᱟᱫᱟ ᱡᱚᱦᱟᱨ ᱜᱮ ᱫᱩᱱᱤᱭᱟᱹ ᱵᱷᱟᱹᱨ ᱠᱟ ᱠᱟᱢ ᱦᱤ ᱵᱳᱞᱱᱟ ᱦᱮ ᱢᱟᱱᱮ ᱢᱟᱱᱮ ᱵᱳᱞᱱᱟ ᱦᱤ ᱦᱮ ᱡᱳ

ᱟᱹᱰᱤ ᱥᱟᱨᱦᱟᱣ ᱛᱷᱮᱝᱠ ᱤᱭᱩ ᱫᱷᱚᱱᱱᱚᱵᱟᱫᱽ ᱟᱨ ᱪᱮᱫ ᱤᱧ ᱞᱟᱹᱭᱟ ᱥᱩᱨᱮᱥ ᱢᱟᱨᱰᱤ ᱟᱹᱰᱤ ᱟᱹᱰᱤ ᱥᱟᱨᱦᱟᱣ ᱵᱚᱭᱦᱟ ᱡᱚᱦᱟᱨ ᱜᱮ ᱵᱮᱥ ᱜᱮ ᱢᱮᱱᱟᱜ ᱛᱟᱵᱚᱱᱟᱢ ᱵᱮᱥ ᱜᱮ ᱢᱮᱱᱟᱜ ᱜᱮ ᱦᱟᱴ ᱞᱟᱹᱭ ᱜᱮ ᱵᱟᱹᱧ ᱧᱟᱢᱮᱫ ᱫᱚ ᱵᱮᱥ ᱜᱮ ᱢᱮᱱᱟᱜ ᱢᱮᱭᱟ ᱛᱟᱵᱚᱱ ᱛᱚ ᱛᱟᱦᱚᱞᱮ ᱵᱮᱥ ᱜᱮᱢ ᱛᱟᱦᱮᱱᱟ ᱦᱤᱨᱳ ᱠᱚᱲᱟ ᱠᱟᱱᱟᱢ ᱜᱚᱴᱟ ᱡᱟᱛᱨᱟ ᱯᱟᱛᱟ ᱫᱟᱬᱟᱱ ᱛᱟᱵᱚᱱ ᱢᱮ ᱟᱨ ᱦᱟᱺᱰᱤ ᱯᱟᱹᱣᱨᱟᱹ ᱛᱮ ᱟᱞᱚᱢ ᱧᱩᱭᱟ ᱦᱮᱞᱟ ᱟᱨ ᱚᱞ ᱠᱟᱜᱼᱟᱭ

ᱟᱨ ᱵᱟᱠᱷᱟᱱ ᱫᱚ ᱚᱱᱟᱛᱤᱧ ᱢᱮᱛᱟᱭ ᱠᱟᱱᱟ ᱫᱟᱹᱲ ᱫᱚ ᱵᱷᱟᱹᱭ ᱫᱟᱹᱲ ᱦᱩᱭᱩᱜ ᱜᱮᱭᱟ ᱥᱮ ᱵᱟᱝ ᱛᱚ ᱱᱚᱜᱼᱚ ᱱᱚᱝᱠᱟ ᱠᱚᱢᱮᱱᱴ ᱠᱚ ᱯᱟᱲᱦᱟᱣᱮᱱᱟ ᱟᱨ ᱵᱷᱤᱰᱤᱭᱳ ᱠᱚᱯᱮ ᱠᱩᱥᱤᱭᱟᱜ ᱠᱷᱟᱱ ᱫᱚ ᱞᱟᱭᱤᱠ ᱠᱚᱢᱮᱱᱴ ᱥᱮᱭᱟᱨ ᱥᱟᱵᱥᱠᱨᱟᱭᱤᱵ ᱛᱟᱵᱚᱱ ᱯᱮ ᱟᱨ ᱪᱮᱫ ᱤᱧ ᱞᱟᱹᱭᱟ ᱱᱚᱝᱠᱟ ᱜᱮ ᱵᱮᱥ ᱫᱷᱟᱨᱟ ᱠᱚᱢᱮᱱᱴ ᱛᱟᱵᱚᱱ ᱯᱮ ᱟᱨ ᱡᱟᱦᱟᱸ ᱛᱤᱥ ᱵᱟᱝ ᱡᱟᱦᱟᱸ ᱛᱤᱥ ᱥᱟᱸᱜᱟᱛ ᱠᱩᱥᱤ ᱞᱤᱧ ᱧᱮᱯᱮᱞ ᱦᱚᱪᱚ ᱯᱮᱭᱟ ᱛᱚ ᱢᱟ ᱛᱚᱵᱮ ᱡᱚᱦᱟᱨ ᱜᱮ